ᱥᱟᱱᱟᱢ ᱠᱚ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱹᱜᱩᱱ ᱫᱟᱨᱟᱢ ᱱᱚᱣᱟ ᱴᱤᱯᱷᱤᱱ ᱵᱚᱠᱥ ᱨᱮ ᱠᱤᱨᱤᱧ ᱛᱚᱣᱟ ᱡᱟᱦᱟᱸ ᱡᱟᱦᱟᱸ ᱦᱮᱰᱮᱡ ᱠᱟᱛᱮ ᱪᱷᱟᱹᱞᱤ ᱦᱩᱭ ᱞᱮᱱᱟ ᱚᱱᱟ ᱫᱚᱦᱚ ᱡᱟᱣᱨᱟ ᱟᱠᱟᱫᱟ ᱚᱱᱟ ᱴᱤᱯᱷᱤᱱ ᱵᱚᱠᱥ ᱨᱮ ᱟᱭᱢᱟ ᱫᱤᱱ ᱨᱮᱱᱟᱜ ᱪᱷᱟᱹᱞᱤ ᱯᱮᱨᱮᱡ ᱫᱚᱦᱚ ᱠᱟᱛᱮᱫ ᱫᱚᱦᱚ ᱞᱮᱫᱟ ᱟᱫᱚ ᱱᱚᱣᱟ ᱫᱚ ᱯᱮᱨᱮᱡ ᱮᱱᱟ ᱟᱨ ᱟᱭᱢᱟ ᱫᱤᱱ ᱨᱮᱱᱟᱜ ᱪᱷᱟᱹᱞᱤ ᱠᱟᱱᱟ ᱱᱤᱛᱚᱜ ᱫᱚ ᱚᱱᱟ ᱢᱤᱠᱥᱪᱟᱨ ᱜᱨᱟᱭᱤᱱᱰᱟᱨ ᱨᱮ ᱚᱱᱟ ᱵᱟᱹᱴᱤ ᱨᱮᱧ ᱫᱚᱦᱚᱭᱮᱫᱟ ᱟᱫᱚ ᱱᱚᱣᱟ ᱫᱚ ᱦᱟᱸᱜ ᱱᱤᱛᱚᱜ ᱫᱚ ᱢᱤᱫ ᱫᱷᱟᱣ ᱛᱮᱫᱚ ᱡᱚᱛᱚ ᱫᱚ ᱵᱟᱝ ᱵᱟᱝ ᱜᱨᱟᱭᱤᱱᱰᱚᱜᱼᱟ ᱵᱟᱨ ᱫᱷᱟᱣ ᱛᱮ ᱠᱤ ᱯᱮ ᱫᱷᱟᱣ ᱛᱮ ᱜᱨᱟᱭᱤᱱᱰ ᱞᱮᱠᱷᱟᱱ ᱜᱮ ᱢᱤᱦᱤ ᱯᱮᱥᱴ ᱵᱮᱱᱟᱣ ᱦᱩᱭᱩᱜᱼᱟ ᱟᱨ ᱜᱨᱟᱭᱤᱱᱰᱟᱨ ᱨᱮ ᱵᱟᱨ ᱫᱷᱟᱣ ᱛᱮ ᱯᱮᱥᱴ ᱵᱮᱱᱟᱣ ᱦᱩᱭᱩᱜᱼᱟ ᱟᱭᱢᱟ ᱨᱚᱠᱚᱢ ᱛᱮ ᱚᱱᱮᱠ ᱦᱚᱲ ᱵᱚᱱ ᱵᱟᱲᱟᱭᱟ ᱚᱱᱮᱠ ᱨᱚᱠᱚᱢ ᱯᱨᱚᱥᱮᱥᱤᱝ ᱢᱮᱱᱟᱜᱼᱟ ᱚᱠᱚᱭ ᱠᱚ ᱚᱠᱟ ᱯᱨᱚᱥᱮᱥ ᱛᱮᱯᱮ ᱵᱮᱱᱟᱣᱟ ᱠᱚᱢᱮᱱᱴ ᱥᱮᱠᱥᱮᱱ ᱨᱮ ᱚᱞ ᱠᱟᱛᱮᱫ ᱡᱟᱱᱟᱣ ᱯᱮ ᱦᱚᱭ ᱯᱮᱥᱴ ᱦᱩᱭᱱᱟ ᱱᱤᱛᱚᱜ ᱫᱚ ᱱᱚᱣᱟ ᱵᱟᱹᱴᱤ ᱨᱮ ᱡᱟᱣᱨᱟ ᱦᱩᱭᱩᱜ ᱠᱟᱱᱟ ᱱᱚᱣᱟ ᱫᱚ ᱤᱧ ᱦᱚᱸ ᱵᱟᱹᱧ ᱵᱟᱲᱟᱭ ᱠᱟᱱ ᱛᱟᱦᱮᱱᱟ ᱦᱟᱱᱦᱟᱨᱤᱧ ᱴᱷᱮᱡ ᱠᱷᱚᱡ ᱤᱧ ᱪᱮᱫ ᱟᱠᱟᱫᱟ ᱩᱱ ᱡᱚᱠᱷᱟᱡ ᱫᱚ ᱟᱨ ᱜᱨᱟᱭᱤᱱᱰ ᱫᱚ ᱵᱟᱠᱚ ᱯᱤᱥᱟᱹᱣᱮᱫ ᱛᱟᱦᱮᱸ ᱠᱟᱱᱟ ᱛᱚᱠᱷᱚᱱ ᱫᱚ ᱥᱟᱥᱟᱝ ᱨᱤᱫ ᱫᱷᱤᱨᱤ ᱨᱮᱜᱮ ᱠᱚ ᱨᱤᱫ ᱠᱟᱛᱮ ᱜᱚᱛᱚᱢ ᱠᱚ ᱵᱮᱱᱟᱣᱮᱫ ᱛᱟᱦᱮᱸ ᱠᱟᱱᱟ ᱱᱮᱛᱟᱨ ᱫᱚ ᱥᱟᱥᱟᱝ ᱨᱤᱫ ᱨᱮᱱᱟᱜ ᱦᱚᱸ ᱥᱟᱥᱟᱝ ᱨᱤᱫ ᱫᱷᱤᱨᱤ ᱨᱮᱱᱟᱜ ᱵᱮᱵᱚᱦᱟᱨ ᱜᱮ ᱠᱚᱢ ᱦᱩᱭ ᱟᱠᱟᱱᱟ ᱚᱱᱟ ᱜᱨᱟᱭᱤᱱ ᱛᱮ ᱡᱟᱦᱟᱸ ᱜᱨᱟᱭᱤᱱᱰᱟᱨ ᱛᱮ ᱡᱟᱦᱟᱸ ᱯᱮᱥᱴ ᱦᱩᱭ ᱟᱠᱟᱱᱟ ᱚᱱᱟ ᱡᱟᱦᱟᱸ ᱢᱤᱫᱴᱟᱝ ᱵᱟᱹᱴᱤᱨᱮ ᱫᱟᱜ ᱨᱮ ᱡᱚᱵᱮ ᱦᱩᱭᱮᱱᱟ ᱟᱨ ᱱᱤᱛᱚᱜ ᱫᱚ ᱢᱚᱡᱽ ᱜᱮ ᱱᱤᱛᱚᱜ ᱫᱚ ᱤᱭᱟᱹ ᱦᱩᱭᱩᱜᱼᱟ ᱟᱹᱨᱩᱵ ᱦᱩᱭᱩᱜᱼᱟ ᱢᱚᱡᱽ ᱜᱮ ᱢᱚᱥᱠᱚᱴ ᱢᱚᱥᱠᱚᱴ ᱛᱮ ᱚᱱᱟ ᱨᱮᱱᱟᱜ ᱡᱟᱦᱟᱸ ᱡᱚᱡᱚ ᱵᱷᱟᱵᱽ ᱡᱟᱦᱟᱸ ᱟᱨ ᱥᱚ ᱵᱷᱟᱵᱽ ᱚᱱᱟ ᱡᱟᱛᱮ ᱪᱟᱵᱟᱜ ᱢᱟ ᱟᱨ ᱢᱤᱫᱴᱟᱝ ᱵᱟᱹᱴᱤᱨᱮ ᱡᱟᱦᱟᱸ ᱨᱮ ᱫᱟᱜ ᱵᱚᱱ ᱫᱚᱦᱚ ᱟᱠᱟᱫᱟ ᱤᱪᱟᱹᱲ ᱦᱩᱭᱩᱜ ᱠᱟᱱᱟ ᱡᱚᱛᱚ ᱢᱚᱡᱽ ᱜᱮ ᱚᱣᱟᱨ ᱦᱩᱭᱩᱜᱼᱟ ᱡᱟᱦᱟᱸ ᱛᱤᱱᱟᱹᱜ ᱞᱟᱴᱷᱮ ᱟᱠᱟᱱᱟ ᱫᱷᱟᱨᱮ ᱫᱷᱟᱨᱮ ᱛᱮ ᱚᱱᱟ ᱯᱮᱥᱴ ᱡᱟᱦᱟᱸ ᱚᱱᱟ ᱵᱟᱴᱟᱨ ᱛᱮ ᱟᱨ ᱢᱤᱫᱴᱟᱝ ᱵᱟᱹᱴᱤ ᱨᱮ ᱵᱚᱱ ᱟᱹᱨᱩᱵᱟ ᱟᱨ ᱢᱤᱫ ᱫᱷᱟᱣ ᱚᱱᱟ ᱨᱮᱦᱚᱸ ᱢᱚᱡᱽ ᱛᱮ ᱢᱚᱥᱠᱚᱴ ᱢᱚᱥᱠᱚᱴ ᱛᱮ ᱮᱠᱫᱚᱢ ᱚᱱᱟ ᱡᱟᱦᱟᱸ ᱡᱚᱡᱚ ᱵᱷᱟᱵᱽ ᱫᱚ ᱪᱟᱵᱟᱜᱼᱟ ᱢᱚᱡᱽ ᱛᱮ ᱛᱤ ᱛᱮ ᱤᱭᱟᱹ ᱦᱩᱭᱩᱜᱼᱟ ᱛᱚᱠᱷᱚᱱ ᱟᱫᱚ ᱱᱤᱛᱚᱜ ᱫᱚ ᱮᱠᱮᱵᱟᱨᱮ ᱢᱤᱫᱴᱟᱝ ᱥᱟᱯᱷᱟ ᱧᱚᱜ ᱠᱚᱨᱦᱟᱭ ᱨᱮ ᱵᱚᱱ ᱤᱪᱟᱹᱲ ᱩᱛᱟᱹᱨ ᱮᱫᱟ ᱱᱚᱣᱟ ᱫᱚ ᱯᱷᱟᱭᱱᱟᱞ ᱟᱹᱨᱩᱵ ᱦᱩᱭ ᱠᱟᱱᱟ ᱚᱱᱟ ᱨᱮᱦᱚᱸ ᱱᱚᱜᱼᱚᱭ ᱛᱤᱱᱟᱹᱜ ᱜᱟᱱ ᱱᱚᱜᱼᱚᱭ ᱧᱮᱞᱚᱜ ᱠᱟᱱ ᱜᱮᱭᱟ ᱟᱨ ᱱᱚᱣᱟ ᱨᱮᱱᱟᱜ ᱢᱟᱠᱷᱚᱱ ᱛᱮᱫ ᱩᱰᱩᱠ ᱮᱱᱟ ᱛᱤᱱᱟᱹᱜ ᱜᱟᱱ ᱟᱨ ᱱᱚᱣᱟ ᱫᱚ ᱥᱟᱯᱷᱟ ᱢᱟᱠᱷᱚᱱ ᱠᱟᱱᱟ ᱯᱷᱟᱭᱱᱟᱞ ᱟᱠᱟᱱᱟ ᱱᱚᱣᱟ ᱦᱟᱸᱜ ᱱᱤᱛᱚᱜ ᱫᱚ ᱟᱵᱚ ᱵᱚᱱ ᱪᱚᱸᱫᱟᱭᱟ ᱜᱮᱥ ᱨᱮᱵᱚᱱ ᱦᱮᱰᱮᱡᱟ ᱟᱨ ᱯᱨᱚᱛᱷᱚᱢ ᱫᱚ ᱯᱷᱩᱞ ᱟᱸᱪ ᱨᱮᱵᱚᱱ ᱪᱚᱸᱫᱟᱭᱟ ᱚᱱᱟ ᱨᱮᱱᱟᱜ ᱡᱟᱦᱟᱸ ᱥᱚ ᱜᱚᱱᱫᱷᱚ ᱛᱮᱫ ᱦᱚᱸ ᱠᱤ ᱯᱷᱮᱱᱟ ᱯᱷᱮᱱᱟ ᱡᱟᱦᱟᱸ ᱦᱮᱰᱮᱡ ᱩᱰᱩᱠᱚᱜᱼᱟ ᱚᱱᱟ ᱛᱮᱫ ᱫᱚ ᱯᱷᱩᱞ ᱟᱸᱪ ᱨᱮᱜᱮ ᱵᱚᱱ ᱤᱭᱟᱹᱭᱟ ᱱᱚᱜᱼᱚᱭ ᱧᱮᱞᱚᱜ ᱠᱟᱱᱟ ᱧᱮᱞ ᱛᱟᱵᱚᱱ ᱯᱮ ᱢᱟ ᱱᱚᱜᱼᱚ ᱱᱟ ᱯᱷᱮᱱᱟ ᱯᱷᱮᱱᱟ ᱩᱰᱩᱠᱚᱜ ᱠᱟᱱᱟ ᱱᱚᱣᱟ ᱠᱚ ᱤᱧ ᱦᱚᱸ ᱵᱟᱹᱧ ᱵᱟᱲᱟᱭ ᱠᱟᱱ ᱛᱟᱦᱮᱱᱟ ᱦᱟᱱᱦᱟᱨᱤᱧ ᱴᱷᱮᱱ ᱜᱤᱧ ᱧᱮᱞ ᱪᱮᱫ ᱠᱟᱫᱟ ᱟᱨ ᱯᱨᱚᱛᱷᱚᱢ ᱫᱚ ᱯᱷᱩᱞ ᱟᱸᱪ ᱨᱮ ᱟᱨ ᱦᱚᱸ ᱚᱱᱟ ᱫᱷᱟᱨᱮ ᱫᱷᱟᱨᱮ ᱛᱮ ᱚᱱᱟ ᱡᱟᱦᱟᱸ ᱚᱱᱠᱟ ᱥᱟᱭᱤᱰ ᱥᱟᱭᱤᱰ ᱛᱮ ᱪᱮᱫ ᱞᱮᱠᱟ ᱚᱱᱟ ᱞᱟᱴᱷᱮ ᱠᱟᱱᱟ ᱟᱨ ᱱᱚᱣᱟ ᱫᱚ ᱵᱟᱝ ᱯᱷᱟᱭᱱᱮᱞ ᱠᱟᱱᱟ ᱚᱱᱟ ᱡᱟᱦᱟᱸ ᱡᱟᱞᱟᱜ ᱠᱟᱱᱟ ᱚᱱᱟ ᱵᱟᱠᱷᱟᱡ ᱚᱱᱟ ᱨᱮᱜᱮ ᱵᱚᱱ ᱦᱮᱰᱮᱡ ᱠᱷᱟᱡ ᱫᱚ ᱟᱨᱚ ᱥᱚᱣᱟ ᱢᱤᱫᱴᱟᱝ ᱪᱷᱟᱠᱱᱤ ᱨᱮ ᱯᱩᱱ ᱪᱷᱟᱠᱟᱣᱟ ᱵᱟᱹᱴᱤ ᱨᱮᱵᱚᱱ ᱤᱪᱟᱹᱲ ᱮᱫᱟ ᱟᱨ ᱚᱱᱟ ᱠᱚᱨᱦᱟᱭ ᱫᱚ ᱦᱚᱸᱜᱼᱚᱭ ᱡᱟᱞᱟᱫ ᱟᱠᱟᱱᱟ ᱢᱚᱡᱽ ᱛᱮ ᱚᱱᱟ ᱠᱚᱨᱦᱟᱭ ᱥᱟᱯᱷᱟ ᱠᱟᱛᱮ ᱚᱱᱟ ᱦᱮᱸᱫᱮ ᱫᱚᱵᱚᱱ ᱪᱷᱟᱰᱟᱣᱟ ᱟᱨ ᱥᱟᱯᱷᱟ ᱠᱟᱛᱮ ᱟᱨᱚ ᱢᱤᱫ ᱫᱷᱟᱣ ᱚᱱᱟ ᱥᱮᱸᱜᱮᱞ ᱨᱮᱵᱚᱱ ᱪᱚᱸᱫᱟᱭᱟ ᱟᱨ ᱚᱱᱟ ᱡᱟᱦᱟᱸ ᱥᱩᱱᱩᱢ ᱛᱮ ᱯᱷᱮᱱᱟ ᱯᱷᱮᱱᱟ ᱥᱩᱱᱩᱢ ᱛᱮ ᱟᱨ ᱢᱤᱫ ᱫᱷᱟᱣ ᱵᱚᱱ ᱞᱚᱞᱚᱭᱟ ᱮᱢᱚᱱ ᱵᱷᱟᱵᱽ ᱵᱚᱱ ᱞᱚᱞᱚᱭᱟ ᱡᱟᱛᱮ ᱚᱱᱟ ᱯᱷᱮᱱᱟ ᱫᱚ ᱪᱟᱵᱟ ᱧᱚᱜᱚᱜᱼᱟ ᱯᱨᱚᱛᱷᱚᱢ ᱫᱚ ᱯᱷᱩᱞ ᱟᱸᱪ ᱛᱮ ᱛᱟᱨᱯᱚᱨᱮ ᱱᱟᱥᱮᱱᱟᱜ ᱯᱚᱨᱮ ᱫᱚ ᱟᱸᱪ ᱵᱚᱱ ᱠᱚᱢ ᱠᱟᱜᱼᱟ ᱟᱨ ᱦᱚᱸᱜᱼᱚᱭ ᱱᱚᱣᱟ ᱫᱷᱩᱣᱟᱹ ᱫᱷᱩᱣᱟᱹ ᱦᱚᱸᱜᱼᱚᱭ ᱯᱷᱮᱱᱟ ᱵᱟᱹᱱᱩᱜᱼᱟ ᱟᱨ ᱛᱷᱚᱲᱟ ᱵᱚᱱ ᱴᱷᱟᱱᱰᱟ ᱦᱚᱪᱚᱣᱟᱜᱼᱟ ᱟᱨ ᱢᱤᱫᱴᱟᱝ ᱠᱟᱸᱪᱮᱨ ᱥᱤᱥᱤ ᱨᱮ ᱡᱟᱦᱟᱸ ᱥᱟᱯᱷᱟ ᱥᱤᱥᱤ ᱨᱮ ᱦᱚᱸᱜᱼᱚᱭ ᱱᱚᱣᱟ ᱜᱚᱛᱚᱢ ᱵᱚᱱ ᱪᱷᱟᱠᱟᱣ ᱫᱚᱦᱚᱭᱮᱫᱟ ᱢᱟ ᱛᱚᱵᱮ ᱱᱚᱣᱟ ᱵᱷᱤᱰᱤᱭᱳ ᱡᱩᱫᱤ ᱯᱮ ᱠᱩᱥᱤᱭᱟᱠᱟᱫᱟ ᱞᱟᱭᱤᱠ ᱥᱮᱭᱟᱨ ᱠᱚᱢᱮᱱᱴ ᱛᱟᱵᱚᱱ ᱯᱮ ᱥᱟᱵᱥᱠᱨᱟᱭᱤᱵᱽ ᱛᱟᱵᱚᱱ ᱯᱮ ᱟᱨ ᱟᱨᱚ ᱱᱟᱣᱟ ᱱᱟᱣᱟ ᱵᱷᱤᱰᱤᱭᱳ ᱧᱟᱢ ᱞᱟᱹᱜᱤᱫ ᱛᱮ